ᱟᱯᱮ ᱯᱮ ᱧᱮᱞ ᱮᱫᱟ ᱵᱷᱞᱚᱜᱟᱨ ᱚᱡᱤᱛᱟᱜ ᱵᱷᱞᱚᱜ ᱵᱷᱤᱰᱤᱭᱳ ᱡᱚᱦᱟᱨ ᱜᱮ ᱥᱟᱱᱟᱢ ᱜᱟᱛᱮ ᱠᱚ ᱟᱵᱚ ᱫᱚᱵᱚᱱ ᱦᱮᱡ ᱟᱠᱟᱫᱟ ᱦᱩᱜᱽᱞᱤ ᱨᱮᱱᱟᱜ ᱵᱮᱱᱰᱮᱞ ᱨᱮ ᱧᱮᱞ ᱛᱟᱵᱚᱱ ᱯᱮ ᱵᱷᱞᱚᱜᱟᱨ ᱚᱡᱤᱛᱟ ᱱᱚᱣᱟ ᱵᱷᱞᱚᱜ ᱵᱷᱤᱰᱤᱭᱳ ᱟᱵᱚ ᱫᱚ ᱦᱩᱜᱽᱞᱤ ᱨᱮᱱᱟᱜ ᱵᱮᱱᱰᱮᱞ ᱪᱟᱨᱪ ᱨᱮᱱᱟᱜ ᱫᱚᱠᱷᱤᱱ ᱱᱟᱠᱷᱟ ᱨᱮ ᱢᱮᱱ ᱜᱮᱴ ᱥᱮᱱ ᱵᱚᱱ ᱦᱮᱡ ᱟᱠᱟᱱᱟ᱾ ᱱᱚᱣᱟ ᱠᱚ ᱢᱮᱛᱟᱜ ᱠᱟᱱᱟ ᱵᱮᱱᱰᱮᱞ ᱪᱟᱨᱪ ᱨᱮᱱᱟᱜ ᱢᱮᱱ ᱜᱮᱴ᱾ ᱱᱚᱣᱟ ᱢᱮᱱ ᱜᱮᱴ ᱛᱮᱜᱮ ᱢᱮᱱ ᱪᱟᱨᱪ ᱨᱮ ᱵᱚᱞᱚ ᱜᱟᱱᱚᱜᱼᱟ ᱢᱮᱱᱠᱷᱟᱱ ᱛᱚᱵᱮ ᱫᱚ ᱛᱮᱦᱮᱧ ᱱᱤᱭᱟᱹ ᱠᱚᱴᱟ ᱫᱤᱱ ᱵᱮᱱᱰᱮᱞ ᱨᱮᱱᱟᱜ ᱵᱚᱲᱚ ᱫᱤᱱ ᱥᱤᱡᱮᱱ ᱪᱟᱞᱟᱜ ᱠᱟᱱ ᱠᱷᱟᱹᱛᱤᱨ ᱱᱚᱣᱟ ᱢᱮᱱ ᱜᱮᱴ ᱫᱚ ᱵᱚᱱᱫᱚ ᱟᱠᱟᱱᱟ ᱪᱮᱫᱟᱜ ᱵᱟᱝᱢᱟ ᱢᱤᱫ ᱥᱮᱱ ᱛᱮ ᱦᱚᱲ ᱠᱚ ᱟᱫᱮᱨ ᱠᱚᱣᱟ ᱟᱨ ᱢᱤᱫ ᱥᱮᱱ ᱛᱮ ᱦᱚᱲ ᱠᱚ ᱩᱰᱩᱝ ᱠᱚᱣᱟ ᱚᱱᱟ ᱠᱷᱟᱹᱛᱤᱨ ᱛᱮ ᱪᱟᱨᱪ ᱨᱮᱱᱟᱜ ᱫᱚᱠᱷᱤᱱ ᱱᱟᱠᱷᱟ ᱨᱮᱱᱟᱜ ᱡᱚᱡᱚᱢ ᱫᱷᱟᱨᱮ ᱨᱮ ᱱᱩᱜᱼᱩᱭ ᱥᱟᱱᱛᱟ ᱵᱚᱱ ᱧᱮᱞᱮ ᱠᱟᱱᱟ ᱛᱚ ᱠᱤᱪᱷᱩ ᱜᱟᱛᱮ ᱠᱚᱫᱚ ᱯᱮ ᱵᱩᱡᱷᱟᱹᱣᱮᱫ ᱛᱟᱵᱚᱱᱟ ᱡᱮ ᱱᱚᱣᱟ ᱫᱚ ᱚᱠᱟ ᱡᱟᱭᱜᱟ ᱠᱟᱱᱟ᱾

ᱱᱚᱣᱟ ᱜᱳᱥᱟᱞᱟ ᱫᱚ ᱱᱚᱝᱠᱟ ᱠᱚ ᱵᱮᱱᱟᱣ ᱟᱠᱟᱫᱼᱟ ᱟᱹᱰᱤ ᱢᱚᱡᱽ ᱠᱚ ᱵᱮᱱᱟᱣ ᱟᱠᱟᱫᱼᱟ ᱡᱟᱣ ᱡᱟᱣ ᱥᱮᱨᱢᱟ ᱠᱷᱚᱱ ᱦᱚᱸ ᱱᱮᱥ ᱫᱚ ᱟᱹᱰᱤ ᱢᱚᱡᱽ ᱯᱨᱚᱛᱮᱠ ᱥᱮᱨᱢᱟ ᱜᱮ ᱟᱹᱰᱤ ᱢᱚᱡᱽ ᱜᱮᱠᱚ ᱵᱮᱱᱟᱣᱟ ᱛᱚ ᱢᱮᱱᱠᱷᱟᱱ ᱱᱮᱥ ᱫᱚ ᱠᱟᱹᱴᱤᱡ ᱵᱷᱮᱜᱟᱨ ᱛᱮ ᱟᱞᱟᱫᱟ ᱛᱮ ᱚᱱᱟᱨᱮ ᱥᱯᱮᱥᱟᱞ ᱢᱤᱫᱴᱟᱝ ᱡᱤᱱᱤᱥ ᱠᱚ ᱮᱯᱞᱟᱭ ᱟᱠᱟᱫᱟ ᱟᱹᱰᱤ ᱢᱚᱡᱽ ᱛᱮ ᱢᱟᱨᱟᱝ ᱚᱠᱚᱡ ᱠᱚ ᱵᱮᱱᱟᱣ ᱟᱠᱟᱫᱟ ᱪᱮᱫᱟᱜ ᱵᱟᱝᱢᱟ ᱱᱮᱥ ᱫᱚ ᱦᱩᱭᱩᱜ ᱠᱟᱱᱟ ᱠᱷᱨᱤᱥᱴᱟᱱ ᱠᱚᱣᱟᱜ ᱡᱩᱵᱽᱞᱤ ᱪᱟᱞᱟᱜ ᱠᱟᱱᱟ ᱚᱱᱟ ᱤᱭᱟᱹᱛᱮ ᱯᱟᱥᱮᱡ ᱥᱯᱮᱥᱟᱞ ᱵᱷᱟᱵᱽᱛᱮ ᱱᱚᱣᱟ ᱜᱳᱥᱟᱞᱟ ᱥᱮ ᱜᱟᱹᱭ ᱜᱚᱲᱟ ᱱᱟᱫᱽᱣᱟ ᱡᱟᱦᱟᱸ ᱨᱮᱫᱚ ᱡᱤᱥᱩ ᱵᱟᱥᱤ ᱡᱟᱱᱟᱢ ᱞᱮᱱᱟᱭ ᱟᱨ ᱚᱱᱟ ᱨᱮᱱᱟᱜ ᱫᱷᱚᱨᱚᱢ ᱵᱟᱭᱵᱮᱞ ᱯᱩᱛᱷᱤ ᱨᱮ ᱡᱟᱦᱟᱸ ᱞᱮᱠᱟ ᱚᱞ ᱢᱮᱱᱟᱜ ᱟᱠᱟᱫ ᱚᱱᱠᱟ ᱜᱮ ᱱᱚᱰᱮ ᱦᱚᱸ ᱡᱟᱦᱟᱸ ᱡᱟᱦᱟᱸᱭ ᱠᱚ ᱡᱤᱥᱩ ᱡᱚᱱᱢᱚᱜ ᱥᱚᱢᱚᱭ ᱠᱚ ᱛᱟᱦᱮᱸ ᱠᱟᱱᱟ ᱤᱱᱟᱹ ᱚᱱᱩᱡᱟᱭᱤ ᱱᱚᱣᱟ ᱠᱤᱱᱛᱩ ᱠᱚ ᱵᱮᱱᱟᱣ ᱟᱠᱟᱫᱼᱟ ᱠᱷᱨᱤᱥᱴᱟᱱ ᱠᱚᱣᱟᱜ ᱯᱟᱹᱛᱭᱟᱹᱣ ᱞᱮᱠᱟᱛᱮ ᱟᱨ ᱠᱷᱨᱤᱥᱴᱟᱱ ᱨᱮᱭᱟᱜ ᱠᱷᱨᱤᱥᱴᱟᱱ ᱠᱚᱣᱟᱜ ᱵᱟᱭᱵᱮᱞ ᱫᱷᱚᱨᱢᱚ ᱜᱨᱚᱱᱛᱷᱚ ᱨᱮ ᱡᱟᱦᱟᱸ ᱠᱚ ᱚᱞ ᱢᱮᱱᱟᱜᱼᱟ ᱱᱩᱭ ᱵᱚᱱ ᱧᱮᱞᱮ ᱠᱟᱱᱟ ᱵᱟᱞᱮ ᱡᱤᱥᱩ ᱱᱩᱭ ᱫᱚ ᱱᱟᱫᱽᱣᱟ ᱨᱮᱱᱟᱜ ᱜᱟᱹᱭ ᱜᱚᱲᱟ ᱱᱟᱡᱟᱨᱮᱛ ᱨᱤᱱᱤᱡ ᱡᱤᱥᱩ ᱠᱟᱱᱟᱭ ᱢᱮᱱᱠᱷᱟᱱ ᱵᱮᱛᱞᱮᱦᱮᱢ ᱨᱮ ᱩᱱᱤ ᱫᱚᱭ ᱡᱚᱱᱢᱚ ᱞᱮᱱᱟᱭ ᱟᱨ ᱩᱱᱤ ᱡᱚᱠᱷᱚᱱᱮ ᱡᱚᱱᱢᱚᱜ ᱠᱟᱱ ᱛᱟᱦᱮᱸᱫ ᱩᱱ ᱥᱚᱢᱚᱭ ᱚᱠᱟ ᱨᱮᱦᱚᱸ ᱡᱟᱭᱜᱟ ᱢᱟᱨᱤᱭᱟᱹ ᱟᱨ ᱡᱳᱥᱮᱯ ᱟᱡ ᱵᱟᱵᱟ ᱛᱟᱹᱠᱤᱱ ᱡᱟᱦᱟᱸ ᱨᱮ ᱡᱟᱭᱜᱟ ᱧᱤᱫᱟᱹ ᱵᱮᱲᱟ ᱵᱟᱹᱠᱤᱱ ᱧᱟᱢ ᱟᱠᱟᱫ ᱛᱮ ᱢᱤᱫᱴᱟᱝ ᱦᱚᱨ ᱛᱮ ᱪᱟᱞᱟᱜ ᱪᱟᱞᱟᱜ ᱚᱠᱛᱚ ᱢᱤᱫᱴᱟᱹᱝ ᱜᱟᱹᱭ ᱜᱚᱲᱟ ᱨᱮ ᱡᱟᱦᱟᱸ ᱨᱮᱫᱚ ᱡᱟᱭᱜᱟ ᱵᱟᱹᱠᱤᱱ ᱧᱟᱢ ᱞᱮᱫ ᱠᱷᱟᱹᱛᱤᱨ ᱱᱚᱣᱟ ᱜᱟᱹᱭ ᱜᱚᱲᱟ ᱚᱲᱟᱜ ᱨᱮᱜᱮ ᱩᱱᱠᱤᱱ ᱫᱚ ᱢᱤᱫᱴᱟᱹᱝ ᱜᱤᱫᱽᱨᱟᱹ ᱡᱤᱥᱩ ᱚᱸᱰᱮ ᱢᱟᱨᱤᱭᱟ ᱦᱚᱵᱚᱨ ᱨᱮ ᱦᱮᱡ ᱮᱱᱟᱭ ᱩᱱᱤ ᱫᱚ ᱵᱟᱞᱮ ᱡᱤᱥᱩ ᱟᱨ ᱵᱟᱞᱮ ᱡᱤᱥᱩ ᱡᱚᱠᱷᱚᱱᱮ ᱦᱮᱡ ᱮᱱᱟᱭ ᱩᱱ ᱥᱚᱢᱚᱭ ᱚᱱᱟ ᱠᱷᱚᱵᱚᱨ ᱫᱚ ᱱᱩᱝᱠᱩ ᱜᱟᱹᱭ ᱜᱩᱯᱤ ᱰᱟᱝᱨᱤ ᱜᱩᱯᱤ ᱢᱮᱨᱚᱢ ᱜᱩᱯᱤ ᱠᱚ ᱵᱷᱤᱰᱤ ᱜᱩᱯᱤ ᱠᱚ ᱠᱚ ᱵᱟᱰᱟᱭ ᱧᱟᱢ ᱠᱮᱫᱟ ᱪᱮᱫᱟᱜ ᱵᱟᱝᱢᱟ ᱩᱱᱠᱩ ᱫᱚᱠᱚ ᱡᱩᱨᱩᱜ ᱠᱟᱱ ᱛᱟᱦᱮᱸᱫ ᱟᱨ ᱩᱱᱠᱩ ᱫᱚ ᱫᱟᱹᱲ ᱦᱮᱡ ᱠᱟᱛᱮ ᱱᱚᱣᱟ ᱜᱟᱹᱭ ᱜᱚᱲᱟ ᱨᱮᱜᱮ ᱠᱚ ᱧᱮᱞᱮᱭᱟ ᱡᱮ ᱵᱟᱞᱮ ᱡᱤᱥᱩ ᱡᱟᱦᱟᱸᱭ ᱴᱟᱜ ᱫᱚ ᱠᱷᱤᱥᱴᱟᱱ ᱫᱷᱚᱨᱢᱚ ᱞᱮᱠᱟᱛᱮ ᱵᱟᱵᱟᱱᱥᱟᱭᱤᱡ ᱢᱮᱱᱛᱮ ᱠᱚ ᱢᱟᱱᱟᱭ ᱠᱟᱱ ᱛᱚ ᱩᱱᱤ ᱡᱟᱱᱟᱢ ᱟᱠᱟᱱ ᱚᱱᱟᱛᱮ ᱟᱹᱰᱤ ᱦᱩᱞᱟᱹᱥ ᱨᱟᱹᱥᱠᱟᱹ ᱥᱟᱞᱟᱜ ᱛᱮ ᱱᱩᱠᱩ ᱠᱚ ᱦᱮᱡ ᱮᱱᱟ ᱟᱨ ᱥᱟᱶ ᱥᱟᱶᱛᱮ ᱵᱤᱵᱷᱤᱱᱱᱚ ᱫᱤᱥᱚᱢ ᱠᱷᱚᱱ ᱯᱚᱱᱰᱤᱛ ᱠᱚᱠᱚ ᱦᱮᱡ ᱮᱱᱟ ᱩᱱᱠᱩ ᱦᱚᱸ ᱟᱠᱚᱣᱟᱜ ᱡᱟᱦᱟᱸ ᱜᱚᱱᱚᱱᱟᱭᱟ ᱠᱚ ᱚᱱᱟ ᱜᱚᱱᱚᱱᱟ ᱦᱚᱛᱮ ᱛᱮᱜᱮ ᱠᱚ ᱵᱟᱰᱟᱭ ᱧᱟᱢ ᱠᱮᱜᱼᱟ ᱡᱮ ᱢᱤᱫᱴᱟᱝ ᱛᱨᱟᱱ ᱠᱚᱨᱛᱟ ᱥᱮ ᱵᱟᱵᱟᱱ ᱥᱟᱹᱦᱤᱡ ᱩᱱᱤ ᱫᱚᱭ ᱦᱤᱡᱩᱜ ᱠᱟᱱᱟ ᱟᱨ ᱩᱱᱤ ᱫᱚ ᱦᱮᱡ ᱩᱛᱟᱹᱨ ᱟᱠᱟᱱᱟᱭ ᱪᱮᱫᱟᱜ ᱵᱟᱝᱢᱟ ᱩᱱᱠᱩ ᱢᱤᱫᱴᱟᱝ ᱤᱯᱤᱞ ᱩᱱᱠᱩ ᱤᱯᱤᱞ ᱧᱮᱞ ᱧᱮᱞᱛᱮ ᱯᱟᱸᱡᱟ ᱯᱟᱸᱡᱟᱛᱮ ᱱᱚᱰᱮ ᱠᱚ ᱦᱮᱡ ᱟᱠᱟᱱᱟ ᱚᱠᱟᱨᱮ ᱵᱟᱝᱟ ᱱᱚᱣᱟ ᱜᱟᱹᱭ ᱜᱚᱲᱟ ᱨᱮ ᱚᱱᱟ ᱜᱟᱹᱭ ᱜᱚᱲᱟ ᱨᱮᱠᱚ ᱧᱮᱞᱮᱭᱟ ᱵᱟᱞᱮ ᱡᱤᱥᱩᱭ ᱜᱤᱛᱤᱡ ᱟᱠᱟᱱᱟ ᱟᱨ ᱩᱱᱠᱩ ᱡᱮᱦᱮᱛᱩ ᱯᱚᱱᱰᱤᱛ ᱠᱚ ᱛᱟᱦᱮᱸ ᱠᱟᱱᱟ ᱩᱱᱠᱤᱱᱟᱜ ᱵᱩᱫ ᱟᱹᱠᱤᱞ ᱩᱱᱠᱩ ᱠᱚᱣᱟᱜ ᱫᱚ ᱟᱹᱰᱤ ᱜᱟᱱ ᱜᱮ ᱞᱟᱥᱮᱨ ᱛᱟᱠᱚᱣᱟ ᱚᱱᱟ ᱤᱭᱟᱹᱛᱮ ᱩᱱᱠᱩ ᱫᱚ ᱵᱩᱡᱽ ᱧᱟᱢ ᱠᱮᱫᱟ ᱠᱚ ᱡᱮ ᱚᱸᱰᱮ ᱵᱟᱵᱟᱱᱪᱟᱭᱤᱡ ᱵᱟᱞᱮ ᱡᱤᱥᱩ ᱜᱤᱫᱽᱨᱟᱹ ᱫᱚᱭ ᱡᱟᱱᱟᱢ ᱟᱠᱟᱱᱟ ᱛᱚ ᱱᱚᱜᱼᱚᱭ ᱵᱚᱱ ᱧᱮᱞᱮᱫ ᱠᱟᱱᱟ ᱵᱟᱞᱮ ᱡᱤᱥᱩ ᱵᱟᱵᱟᱱ ᱪᱟᱣᱤᱡ ᱠᱷᱨᱤᱥᱴᱟᱱ ᱫᱷᱚᱨᱢᱚ ᱨᱤᱱᱤᱡ ᱩᱱᱤ ᱚᱠᱚᱭ ᱛᱨᱟᱱ ᱠᱚᱨᱛᱟ ᱩᱱᱤ ᱡᱟᱦᱟᱸ ᱨᱮ ᱡᱟᱱᱢᱟ ᱡᱚᱱᱢᱚ ᱠᱟᱱᱟ ᱩᱱᱤ ᱫᱚ ᱠᱳᱱᱳ ᱨᱟᱡᱽ ᱚᱲᱟᱜ ᱨᱮᱫᱚ ᱵᱟᱭ ᱡᱚᱱᱢᱚ ᱠᱟᱱᱟ ᱪᱮᱫᱟᱜ ᱥᱮ ᱩᱱᱤ ᱫᱚ ᱢᱟᱹᱱᱢᱤ ᱠᱚ ᱞᱮᱠᱟᱜᱮ ᱢᱟᱹᱱᱢᱤ ᱛᱟᱞᱟᱨᱮ ᱜᱟᱹᱭ ᱜᱚᱲᱟ ᱨᱮ ᱡᱳᱥᱮᱯ ᱟᱨ ᱢᱟᱨᱤᱭᱟᱣᱟᱜ ᱦᱚᱦᱚᱨ ᱨᱮ ᱩᱱᱤ ᱫᱚᱭ ᱦᱮᱡ ᱟᱠᱟᱱᱟ ᱱᱚᱣᱟ ᱫᱷᱟᱹᱨᱛᱤ ᱨᱮᱱᱟᱜ ᱠᱟᱹᱭ ᱦᱚᱲ ᱠᱚᱣᱟᱜ ᱵᱳᱡᱽ ᱩᱱᱤ ᱨᱟᱠᱟᱵ ᱤᱫᱤ ᱞᱟᱹᱜᱤᱫ ᱛᱚ ᱱᱚᱜᱼᱚᱭ ᱧᱮᱞ ᱮᱫᱟ ᱵᱚᱱ ᱱᱚᱣᱟ ᱫᱚ ᱪᱟᱨᱪ ᱨᱮᱱᱟᱜ ᱫᱚᱠᱷᱤᱱ ᱱᱟᱠᱷᱟ ᱨᱮ ᱡᱚᱡᱚᱢ ᱯᱟᱦᱴᱟ ᱨᱮ ᱢᱮᱱ ᱜᱮᱴ ᱨᱮᱱᱟᱜ ᱴᱷᱤᱠ ᱡᱚᱡᱚᱢ ᱫᱷᱟᱨᱮ ᱨᱮ ᱱᱚᱣᱟ ᱫᱚᱠᱚ ᱵᱮᱱᱟᱣ ᱟᱠᱟᱫᱼᱟ ᱪᱮᱫᱟᱜ ᱥᱮ ᱢᱮᱱ ᱜᱮᱴ ᱴᱷᱤᱠ ᱵᱚᱞᱚ ᱥᱚᱢᱚᱭ ᱜᱮ ᱱᱚᱣᱟ ᱫᱚ ᱡᱟᱛᱮ ᱡᱷᱚᱛᱚ ᱠᱚ ᱧᱮᱞ ᱧᱟᱢᱟ ᱟᱨ ᱱᱚᱜᱼᱚᱭ ᱵᱚᱱ ᱧᱮᱞᱮᱜᱼᱟ ᱚᱯᱷᱨᱤᱝ ᱱᱚᱣᱟ ᱚᱯᱷᱨᱤᱝ ᱫᱚ ᱦᱩᱭᱩᱜ ᱠᱟᱱᱟ ᱱᱚᱰᱮ ᱫᱚ ᱠᱩᱥᱤᱛᱮ ᱡᱟᱦᱟᱸᱭ ᱡᱟᱦᱟᱸ ᱜᱮ ᱴᱟᱠᱟ ᱯᱩᱭᱥᱟᱹ ᱠᱚ ᱫᱟᱱᱟ ᱟᱨ ᱥᱟᱶᱛᱮ ᱱᱤᱡᱮᱨᱟᱜ ᱡᱩᱫᱤ ᱡᱟᱦᱟᱱ ᱢᱚᱱᱮ ᱨᱮᱱᱟᱜ ᱵᱤᱱᱛᱤ ᱛᱟᱦᱮᱱ ᱠᱷᱟᱱ ᱫᱚ ᱱᱚᱰᱮ ᱠᱟᱜᱚᱡᱽ ᱛᱮ ᱚᱞ ᱠᱟᱛᱮ ᱱᱚᱰᱮ ᱠᱚ ᱫᱚᱦᱚᱭᱟ ᱟᱨ ᱱᱚᱣᱟ ᱵᱤᱱᱛᱤ ᱫᱚ ᱦᱟᱸᱰᱮ ᱪᱟᱨᱪ ᱨᱮᱱᱟᱜ ᱢᱮᱱ ᱡᱟᱭᱜᱟ ᱨᱮ ᱡᱚᱠᱷᱚᱱ ᱜᱤᱨᱡᱟᱹ ᱦᱩᱭᱩᱜᱼᱟ ᱩᱱ ᱥᱚᱢᱚᱭ ᱱᱚᱣᱟ ᱠᱚᱫᱚ ᱚᱸᱰᱮ ᱠᱚ ᱫᱟᱲᱮ ᱥᱟᱢᱟᱝ ᱡᱚᱠᱷᱚᱱ ᱚᱱᱟ ᱵᱤᱱᱛᱤ ᱠᱚᱠᱚ ᱥᱚᱫᱚᱨᱟ ᱟᱫᱚ ᱯᱟᱹᱛᱭᱟᱹᱣ ᱞᱮᱠᱟᱛᱮ ᱱᱚᱣᱟ ᱡᱟᱭᱜᱟ ᱫᱚ ᱦᱩᱭᱩᱜ ᱠᱟᱱᱟ ᱦᱩᱜᱽᱞᱤ ᱨᱮᱱᱟᱜ ᱵᱮᱱᱰᱮᱞ ᱪᱟᱨᱪ ᱨᱮᱱᱟᱜ ᱫᱚᱠᱠᱷᱤᱱ ᱨᱮ ᱡᱟᱦᱟᱸ ᱜᱟᱹᱭ ᱜᱚᱲᱟ ᱱᱟᱫᱣᱟ ᱜᱳᱥᱟᱞᱟ ᱠᱚ ᱢᱮᱛᱟᱜ ᱠᱟᱱᱟ ᱚᱱᱟ ᱜᱳᱥᱟᱞᱟ ᱵᱚᱱ ᱧᱮᱞ ᱠᱮᱜᱼᱟ ᱱᱚᱜᱼᱚᱭ ᱵᱮᱱ ᱧᱮᱞ ᱧᱟᱢᱮᱜᱼᱟ ᱪᱟᱨᱪ ᱨᱮᱱᱟᱜ ᱫᱚᱠᱠᱷᱤᱱ ᱱᱟᱠᱷᱟ ᱨᱮ ᱴᱷᱤᱠ ᱚᱱᱟ ᱢᱮᱱ ᱜᱮᱴ ᱥᱩᱨ ᱨᱮᱜᱮ ᱱᱚᱣᱟ ᱫᱚ ᱢᱮᱱᱟᱜ ᱟᱠᱟᱫᱼᱟ ᱛᱚ ᱧᱮᱞ ᱠᱮᱜᱼᱟ ᱵᱚᱱ ᱱᱚᱣᱟ ᱜᱟᱹᱭ ᱜᱚᱲᱟ ᱱᱟᱫᱷᱣᱟ ᱨᱮ ᱡᱟᱦᱟᱸ ᱵᱟᱞᱮ ᱡᱤᱥᱩᱭ ᱡᱟᱱᱟᱢ ᱠᱟᱱᱟ ᱚᱸᱰᱮ ᱜᱮ ᱪᱤᱞᱤ ᱪᱤᱞᱤ ᱠᱚ ᱛᱟᱦᱮᱸ ᱠᱟᱱᱟ ᱢᱮᱨᱚᱢ ᱠᱚ ᱵᱷᱤᱰᱤ ᱠᱚ ᱜᱟᱫᱷᱟ ᱠᱚ ᱰᱟᱝᱨᱤ ᱠᱚ ᱟᱨ ᱯᱚᱱᱰᱤᱛ ᱠᱚ ᱢᱮᱱᱟᱜ ᱠᱚᱣᱟ ᱟᱨ ᱱᱩᱠᱩ ᱵᱷᱤᱰᱤ ᱜᱩᱯᱤ ᱠᱚ ᱱᱚᱝᱠᱟ ᱜᱮ ᱟᱯᱮ ᱥᱟᱱᱟᱢ ᱠᱚ ᱱᱚᱝᱠᱟ ᱜᱮ ᱛᱟᱦᱮᱱ ᱯᱮ ᱤᱧᱟᱹᱜ ᱵᱞᱚᱜ ᱵᱷᱤᱰᱤᱭᱳ ᱨᱮ ᱟᱨᱚ ᱱᱟᱣᱟ ᱱᱟᱣᱟ ᱡᱤᱱᱤᱥ ᱤᱧ ᱧᱮᱞ ᱦᱚᱪᱚ ᱵᱚᱱᱟ ᱛᱚᱵᱮ ᱱᱤᱭᱟᱹ ᱡᱮᱦᱮᱛᱩ ᱵᱮᱱᱰᱮᱞ ᱪᱟᱨᱪ ᱨᱮᱱᱟᱜ ᱜᱚᱜᱚ ᱢᱟᱨᱤᱭᱟᱜ ᱧᱟᱯᱟᱢ ᱯᱚᱨᱚᱵᱽ ᱨᱮ ᱦᱮᱡ ᱦᱩᱭ ᱠᱟᱱᱟ ᱱᱚᱰᱮ ᱡᱟᱦᱟᱸ ᱜᱮ ᱵᱷᱤᱰᱤᱭᱳ ᱛᱟᱦᱮᱸ ᱠᱟᱱᱟ ᱯᱚᱨ ᱯᱚᱨ ᱱᱟᱜ ᱤᱧ ᱮᱢᱟ ᱚᱱᱟᱛᱮ ᱟᱯᱮ ᱱᱚᱣᱟ ᱤᱧᱟᱹᱜ ᱡᱚᱛᱚ ᱜᱩᱞᱳ ᱵᱷᱤᱰᱤᱭᱳ ᱛᱟᱦᱮᱱ ᱠᱟᱱᱟ ᱵᱮᱱᱰᱮᱞ ᱪᱟᱨᱪ ᱨᱮᱱᱟᱜ ᱚᱱᱟ ᱫᱚᱯᱮ ᱧᱮᱞ ᱧᱟᱢ ᱛᱟᱵᱚᱱᱟ ᱟᱨ ᱟᱯᱮ ᱱᱩᱱ ᱜᱷᱟᱹᱲᱤᱡ ᱱᱚᱣᱟ ᱪᱮᱱᱮᱞ ᱨᱮ ᱛᱟᱦᱮᱱ ᱞᱟᱹᱜᱤᱫ ᱟᱹᱰᱤᱜᱟᱱ ᱟᱹᱰᱤᱜᱟᱱ ᱥᱟᱨᱦᱟᱣ ᱡᱩᱫᱤ ᱱᱟᱥᱮᱱᱟᱜ ᱠᱩᱥᱤ ᱯᱮ ᱵᱩᱡᱷᱟᱹᱣ ᱠᱟᱱ ᱱᱟᱣᱟ ᱱᱟᱣᱟ ᱵᱷᱤᱰᱤᱭᱳ ᱧᱟᱢ ᱞᱟᱹᱜᱤᱫ ᱯᱮ ᱟᱥᱟᱭᱮᱫ ᱠᱷᱟᱱ ᱫᱚ ᱛᱟᱦᱞᱮ ᱱᱚᱣᱟ ᱪᱮᱱᱮᱞ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱛᱟᱵᱚᱱ ᱯᱮ ᱡᱚᱦᱟᱨ